ᱥᱟᱫᱚᱢ ᱡᱟᱣᱟᱨ ᱠᱚ ᱟᱨ ᱡᱚᱡᱚᱢ ᱛᱤᱨᱮ ᱜᱷᱚᱲᱤ ᱢᱚᱭ ᱢᱮᱨᱮᱢ ᱠᱷᱩᱨᱟᱹ ᱪᱩᱞᱩᱜ ᱪᱟᱹᱴ ᱠᱤ ᱪᱷᱮᱢᱮᱠ ᱪᱷᱮᱢᱮᱠ ᱛᱟᱲᱟᱢ ᱟᱹᱪᱩᱨ ᱟᱹᱪᱩᱨ ᱛᱮᱠᱚ ᱠᱚᱭᱚᱜ ᱯᱮ ᱠᱚᱲᱟ ᱥᱟᱶᱛᱮ ᱦᱟᱲᱟᱢ ᱟᱨ ᱥᱟᱡᱟᱣ ᱞᱟᱡᱟᱣ ᱛᱮᱢᱟ ᱵᱟᱯᱮ ᱵᱩᱡᱷᱟᱹᱜ ᱪᱤᱞᱤ ᱠᱩᱲᱤ ᱠᱟᱱ ᱛᱟᱭᱚᱢ ᱛᱮᱞᱮ ᱵᱟᱨᱟᱭ ᱦᱟᱭᱨᱮ ᱵᱟᱨ ᱮᱸᱜᱟᱛ ᱪᱷᱟᱹᱰᱣᱤ ᱠᱩᱲᱤ ᱠᱟᱱ ᱚᱱᱟᱛᱤᱧ ᱢᱮᱱᱟ ᱨᱩᱯ ᱡᱷᱟᱞᱠᱟᱣ ᱠᱟᱛᱮ ᱪᱮᱫ ᱦᱩᱭᱩᱜᱼᱟ ᱡᱩᱫᱤ ᱜᱩᱱ ᱜᱮ ᱵᱟᱝ ᱛᱟᱦᱮᱱ ᱟᱨᱮ ᱢᱚᱱᱮ ᱮᱢ ᱠᱟᱛᱮ ᱪᱮᱫ ᱦᱩᱭᱩᱜᱼᱟ ᱡᱩᱫᱤ ᱢᱚᱱ ᱜᱮ ᱵᱟᱝ ᱛᱟᱦᱮᱱ ᱟᱨᱮ ᱚᱞ ᱯᱟᱲᱦᱟᱣ ᱠᱟᱛᱮ ᱪᱮᱫ ᱦᱩᱭᱩᱜᱼᱟ ᱡᱩᱫᱤ ᱵᱮᱵᱷᱟᱨ ᱵᱮᱥ ᱵᱟᱝ ᱛᱟᱦᱮᱱ ᱟᱨᱮ ᱚᱱᱟ ᱠᱷᱚᱱ ᱫᱚ ᱢᱩᱨᱩᱠ ᱜᱮ ᱵᱷᱟᱹᱜᱤᱭᱟ ᱟᱨᱮ ᱢᱩᱨᱩᱠ ᱠᱚᱫᱚ ᱠᱚᱢ ᱥᱮ ᱠᱚᱢ ᱢᱮᱨᱚᱢ ᱰᱟᱝᱨᱟ ᱠᱚ ᱜᱩᱯᱤᱭᱟ ᱦᱮᱸ ᱪᱮ ᱱᱮᱛᱟᱨ ᱨᱮᱱ ᱠᱩᱲᱤ ᱢᱟ ᱚᱱᱟ ᱦᱚᱸ ᱵᱟᱠᱚ ᱪᱟᱞᱟᱜᱼᱟ ᱦᱮᱸ ᱥᱮ ᱚᱱᱟ ᱛᱮᱠᱚ ᱢᱮᱱ ᱠᱟᱫᱟ ᱢᱮᱨᱚᱢ ᱪᱩᱯᱤ ᱦᱩᱰᱤᱧ ᱜᱮᱭᱟ ᱥᱮᱛᱟ ᱪᱩᱯᱤ ᱵᱟᱸᱠᱟ ᱦᱮᱸ ᱪᱮ ᱢᱮᱨᱚᱢ ᱪᱩᱯᱤ ᱫᱚ ᱱᱤᱜ ᱱᱤᱱ ᱢᱟᱨᱟᱝ ᱛᱟᱦᱮᱱᱟ ᱱᱤᱱ ᱴᱩᱠᱩ ᱛᱟᱭᱚᱢ ᱥᱮᱫ ᱨᱮ ᱟᱨ ᱥᱮᱛᱟ ᱠᱷᱟᱡ ᱫᱚ ᱱᱚᱜᱼᱚ ᱱᱚᱝᱠᱟ ᱠᱚᱜᱼᱟ ᱦᱮᱸ ᱪᱮ ᱚᱱᱟᱛᱤᱧ ᱢᱮᱱᱟ ᱢᱮᱨᱚᱢ ᱪᱩᱯᱤ ᱦᱩᱰᱤᱧ ᱜᱮᱭᱟ ᱥᱮᱛᱟ ᱪᱩᱯᱤ ᱵᱟᱸᱠᱟ ᱟᱨ ᱱᱮᱛᱟᱨ ᱠᱚᱲᱟ ᱠᱩᱲᱤ ᱫᱩᱞᱟᱹᱲ ᱧᱮᱞ ᱯᱮ ᱚᱠᱟ ᱞᱮᱠᱟ ᱟᱨᱮ ᱥᱟᱭᱠᱮᱞ ᱨᱮᱱᱟᱝ ᱵᱟᱨᱭᱟ ᱪᱟᱠᱟ ᱵᱷᱮᱱ ᱨᱮᱱᱟᱜ ᱛᱤᱱ ᱟᱨ ᱵᱟᱹᱦᱩ ᱡᱟᱞᱟᱛᱮ ᱠᱚᱲᱟ ᱠᱚᱣᱟᱜ ᱡᱤᱵᱚᱱ ᱠᱮᱨᱳᱥᱤᱱ ᱦᱮᱸ ᱪᱮ ᱯᱳᱞᱴᱨᱤ ᱥᱤᱢ ᱫᱟᱢ ᱫᱚ ᱠᱚᱢ ᱜᱮᱭᱟ ᱫᱮᱥᱤ ᱠᱷᱟᱱ ᱫᱚ ᱵᱮᱥᱤ ᱯᱳᱞᱴᱨᱤ ᱥᱤᱢ ᱫᱟᱢ ᱫᱚ ᱠᱚᱢ ᱜᱮᱭᱟ ᱫᱮᱥᱤ ᱠᱷᱟᱱ ᱫᱚ ᱵᱮᱥᱤ ᱟᱨ ᱥᱟᱹᱲᱤ ᱥᱟᱭᱟᱢ ᱠᱤᱨᱤᱧ ᱟᱠᱚ ᱠᱷᱟᱱ ᱵᱟᱹᱦᱩ ᱫᱚᱠᱚ ᱠᱩᱥᱤ ᱚᱱᱟᱛᱤᱧ ᱢᱮᱱᱟ ᱯᱩᱥᱤ ᱫᱚᱠᱚ ᱨᱟᱜᱟ ᱢᱤᱭᱩ ᱢᱤᱭᱩ ᱥᱮᱛᱟ ᱫᱚᱠᱚ ᱵᱷᱩᱜᱟ ᱯᱩᱥᱤ ᱫᱚᱠᱚ ᱨᱟᱜᱟ ᱢᱤᱭᱩ ᱢᱤᱭᱩ ᱥᱮᱛᱟ ᱫᱚᱠᱚ ᱵᱷᱩᱜᱟ ᱟᱨ ᱵᱟᱹᱦᱩ ᱠᱩᱲᱤᱭᱟᱜ ᱥᱚᱵᱷᱟᱵᱽ ᱠᱟᱱ ᱱᱤᱡᱮ ᱡᱟᱶᱟᱭᱟᱜ ᱟᱱᱰᱟᱨ ᱯᱮᱱᱴ ᱯᱚᱠᱮᱴ ᱠᱚ ᱥᱩᱜᱟ ᱦᱮᱸ ᱪᱮ ᱚᱱᱟᱛᱤᱧ ᱢᱮᱱᱟ ᱵᱤᱧ ᱫᱚᱠᱚ ᱜᱮᱜᱮᱨᱟ ᱡᱟᱸᱜᱟ ᱨᱮ ᱥᱤᱠᱲᱤᱡ ᱫᱚᱠᱚ ᱜᱮᱜᱮᱨᱟ ᱡᱚᱦᱟ ᱨᱮ ᱠᱚᱞ ᱵᱟᱝ ᱠᱟᱛᱮ ᱢᱤᱥ ᱠᱚᱞ ᱞᱟᱹᱜᱤᱫ ᱠᱩᱲᱤ ᱜᱮᱠᱚ ᱛᱟᱦᱮᱱᱟ ᱞᱟᱦᱟ ᱨᱮ ᱱᱟᱦᱟᱜ ᱫᱚ ᱱᱚᱝᱠᱟ ᱪᱟᱵᱟᱣ ᱟᱠᱟᱱ ᱛᱟᱵᱚᱱᱟ ᱦᱮᱸ ᱥᱮ ᱛᱚᱵᱮ ᱡᱟᱭ ᱵᱟᱦᱳᱠ ᱨᱟᱹᱥᱠᱟᱹ ᱟᱠᱷᱲᱟ ᱠᱟᱱ ᱛᱟᱵᱚᱱᱟ ᱨᱟᱹᱥᱠᱟᱹᱜ ᱛᱟᱵᱚᱱ ᱯᱮ ᱥᱮᱫᱟᱭ ᱟᱹᱰᱤ ᱫᱤᱱ ᱠᱷᱚᱱ ᱜᱮᱠᱚ ᱢᱮᱱᱟ ᱦᱚᱭ ᱦᱚᱲᱢᱚ ᱦᱟᱥᱟ ᱡᱤᱣᱤ ᱱᱤᱛᱚᱜ ᱢᱮᱱᱟᱜ ᱫᱚ ᱫᱷᱤᱱᱟᱹᱱ ᱵᱟᱹᱱᱩᱜ ᱦᱮᱸ ᱪᱮ ᱟᱨ ᱥᱟᱨᱟ ᱜᱷᱟᱹᱲᱤ ᱜᱮᱢᱟ ᱫᱩᱠ ᱛᱮᱜᱮ ᱯᱮᱨᱮᱡ ᱟᱠᱟᱱ ᱫᱮᱞᱟ ᱥᱚᱢᱚᱭ ᱵᱚᱱ ᱧᱟᱢ ᱟᱠᱟᱫᱟ ᱢᱤᱫ ᱧᱤᱫᱟᱹ ᱨᱟᱹᱥᱠᱟᱹ ᱞᱟᱹᱜᱤᱫ ᱪᱚᱞᱚ ᱵᱚᱱ ᱨᱟᱹᱥᱠᱟᱹ ᱞᱮᱱ